ᱥᱟᱱᱛᱟᱞ ᱯᱟᱨᱜᱟᱱᱟ ᱥᱟᱱᱛᱟᱞ ᱫᱤᱥᱚᱢ ᱡᱷᱟᱨᱠᱷᱟᱸᱰ ᱫᱤᱥᱚᱢ ᱠᱟᱱᱟ ᱟᱨ ᱱᱚᱰᱮ ᱜᱮ ᱡᱩᱫᱤ ᱟᱯᱱᱟᱨᱟ ᱞᱤᱯᱤ ᱵᱟᱵᱚ ᱟᱯᱱᱟᱨᱟ ᱛᱚ ᱱᱚᱣᱟ ᱫᱚ ᱮᱠ ᱱᱚᱢᱵᱚᱨ ᱵᱚᱠᱟ ᱟᱨ ᱯᱨᱚᱫᱚᱨᱥᱚᱱᱤ ᱦᱚᱲ ᱠᱟᱱᱟ ᱠᱚ ᱡᱟᱦᱟᱸᱭ ᱵᱤᱨᱳᱫᱮᱫ ᱠᱟᱱ ᱫᱚ ᱡᱮ ᱯᱨᱚᱯᱷᱮᱥᱚᱨ ᱞᱟᱭᱤᱱ ᱨᱮ ᱡᱟᱦᱟᱸ ᱠᱚ ᱵᱤᱨᱳᱫᱮᱫ ᱠᱟᱱᱟ ᱱᱩᱠᱩ ᱫᱚ ᱡᱟᱦᱟᱱ ᱯᱨᱚᱯᱷᱮᱥᱚᱨ ᱞᱟᱭᱮᱠ ᱞᱮᱠᱟᱱᱟᱜ ᱫᱚ ᱵᱟᱹᱧ ᱢᱮᱱ ᱫᱟᱲᱮᱭᱟᱜᱼᱟ ᱠᱤᱭᱩᱠᱤ ᱟᱢ ᱜᱮ ᱢᱤᱫᱴᱮᱱ ᱥᱤᱠᱪᱷᱟᱢ ᱵᱤᱨᱳᱫᱮᱫ ᱠᱟᱱᱟ ᱠᱤᱥᱤ ᱚᱨ ᱠᱟ ᱥᱤᱠᱪᱷᱟᱢ ᱵᱤᱨᱳᱫᱮᱫ ᱠᱟᱱ ᱢᱟᱱᱮ ᱜᱮ ᱟᱢ ᱫᱚ ᱢᱤᱫᱴᱮᱱ ᱵᱤᱨᱳᱫᱷᱤ ᱡᱟᱛᱟᱭᱮᱢ ᱵᱮᱱᱟᱜ ᱠᱟᱱᱟ ᱛᱚ ᱚᱱᱟ ᱞᱟᱹᱜᱤᱫ ᱛᱮ ᱤᱧ ᱫᱚ ᱱᱩᱠᱩ ᱢᱟᱲᱟᱝ ᱨᱮᱧ ᱵᱤᱨᱳᱫᱮᱫ ᱠᱚᱣᱟ ᱟᱪᱪᱷᱟ ᱟᱞᱮᱭᱟᱜ ᱞᱤᱯᱤ ᱚᱞᱪᱤᱠᱤ ᱠᱟᱱᱟ ᱟᱞᱮ ᱥᱟᱱᱛᱟᱲ ᱠᱟᱱᱟᱞᱮ ᱟᱞᱮ ᱦᱚᱸ ᱢᱤᱫᱴᱮᱱ ᱯᱟᱲᱦᱟᱜ ᱨᱮᱭᱟᱜ ᱢᱟᱫᱽᱫᱷᱚᱢ ᱞᱮ ᱠᱷᱚᱡᱚᱜ ᱠᱟᱱᱟᱞᱮ ᱟᱞᱮ ᱥᱟᱱᱛᱟᱞᱤ ᱵᱤᱵᱷᱟᱜᱽ ᱨᱮ ᱡᱟᱦᱟᱸ ᱫᱚ ᱯᱨᱚᱯᱷᱮᱥᱚᱨ ᱠᱚ ᱡᱟᱦᱟᱸ ᱫᱚ ᱱᱚᱣᱟ ᱥᱟᱱᱛᱟᱞᱤ ᱞᱤᱯᱤ ᱛᱮ ᱥᱟᱱᱛᱟᱞᱤ ᱞᱤᱯᱤ ᱡᱟᱦᱟᱸ ᱫᱚ ᱚᱞᱪᱤᱠᱤ ᱞᱤᱯᱤ ᱠᱟᱛᱮ ᱡᱟᱦᱟᱸ ᱫᱚᱠᱚ ᱵᱤᱨᱳᱫ ᱟᱠᱟᱫ ᱠᱚ ᱡᱟᱦᱟᱸ ᱫᱚ ᱚᱱᱟ ᱞᱤᱯᱤ ᱛᱮ ᱠᱤᱛᱟᱹᱵ ᱠᱚ ᱤᱭᱟᱹ ᱠᱚ ᱪᱷᱟᱯᱟᱜ ᱠᱟᱱ ᱚᱱᱟ ᱪᱷᱟᱯᱟ ᱵᱚᱱᱫᱚ ᱨᱮᱭᱟᱜ ᱩᱱᱠᱩ ᱠᱚ ᱵᱤᱨᱳᱫ ᱟᱠᱟᱫᱟ ᱥᱮ ᱢᱮᱱ ᱫᱟᱠᱚ ᱵᱚᱞᱮ ᱱᱚᱣᱟ ᱫᱚ ᱥᱟᱱᱛᱟᱞᱤ ᱞᱤᱯᱤ ᱞᱟᱹᱜᱤᱫ ᱵᱟᱝ ᱢᱚᱡᱟ ᱵᱟᱝ ᱴᱷᱤᱠᱟ ᱚᱱᱟᱛᱮ ᱟᱞᱮ ᱫᱚ ᱩᱱᱠᱩ ᱛᱤᱱᱟᱹᱜ ᱯᱨᱚᱯᱷᱮᱥᱚᱨ ᱢᱮᱱᱟᱜ ᱠᱚᱣᱟ ᱩᱱᱠᱩ ᱥᱟᱛᱴᱤ ᱡᱟᱦᱟᱸ ᱯᱷᱳᱴᱳ ᱨᱮᱠᱚ ᱧᱮᱞᱚᱜ ᱠᱟᱱ ᱯᱮᱯᱟᱨ ᱤᱭᱟᱹ ᱨᱮ ᱠᱟᱴᱤᱝ ᱨᱮ ᱛᱚ ᱩᱱᱠᱩ ᱟᱞᱮ ᱯᱩᱨᱟᱹ ᱠᱟᱹᱲᱤ ᱥᱮ ᱠᱟᱹᱲᱤ ᱩᱱᱠᱩ ᱞᱮ ᱵᱤᱨᱳᱫᱮᱫ ᱠᱚᱣᱟ ᱞᱮ ᱩᱱᱠᱩ ᱟᱠᱚ ᱨᱟᱡᱽᱱᱤᱛᱤ ᱪᱟᱢᱠᱟᱣ ᱞᱟᱹᱜᱤᱫ ᱱᱚᱣᱟ ᱫᱚᱠᱚ ᱱᱚᱝᱠᱟ ᱠᱚ ᱪᱤᱠᱟᱭᱮᱫᱟ ᱵᱟᱝ ᱵᱤᱨᱳᱫ ᱡᱟᱹᱨᱩᱲ ᱠᱟᱱᱟ ᱚᱠᱚᱭ ᱠᱚ ᱵᱤᱨᱳᱫᱮᱫ ᱠᱟᱱ ᱩᱱᱠᱩ ᱯᱨᱚᱯᱷᱮᱥᱚᱨ ᱟᱞᱮ ᱱᱤᱱᱫᱟᱭᱮᱫ ᱠᱚᱣᱟ ᱞᱮ ᱡᱮ ᱵᱟᱝ ᱵᱤᱨᱳᱫ ᱡᱟᱹᱨᱩᱲ ᱠᱟᱱᱟ ᱟᱯᱱᱟᱨᱟᱜ ᱞᱤᱯᱤ ᱛᱮ ᱟᱯᱱᱟᱨᱟᱜ ᱵᱷᱟᱥᱟ ᱛᱮ ᱛᱤᱨᱮᱢ ᱯᱟᱲᱦᱟᱜᱼᱟ ᱩᱱ ᱨᱮᱜᱮ ᱟᱵᱚ ᱨᱮᱱ ᱜᱤᱫᱽᱨᱟᱹ ᱫᱚ ᱰᱷᱮᱨ ᱠᱚ ᱪᱮᱫᱟ ᱚᱞᱪᱤᱠᱤ ᱡᱩᱫᱤ ᱱᱚᱰᱮ ᱞᱟᱹᱜᱩ ᱞᱮᱱᱠᱷᱟᱱ ᱟᱵᱚ ᱱᱤᱛᱚᱜ ᱦᱚᱲ ᱜᱤᱫᱽᱨᱟᱹ ᱜᱮᱛᱚ ᱱᱩᱠᱨᱤ ᱨᱳᱡᱽᱜᱟᱨ ᱠᱚ ᱧᱟᱢᱟ ᱫᱤᱠᱩ ᱫᱚ ᱩᱥᱟᱹᱨᱟ ᱫᱚ ᱵᱟᱠᱚ ᱧᱟᱢᱟ ᱵᱟᱫ ᱡᱚᱦᱟᱨ ᱤᱧ ᱟᱱᱮ ᱥᱮᱢᱨᱚᱢ ᱟᱯᱮ ᱢᱤᱞ ᱫᱟ ᱵᱷᱟᱨᱚᱛ ᱫᱤᱥᱚᱢ ᱱᱚᱣᱟ ᱱᱤᱛᱚᱜ ᱩᱵᱽᱨᱟᱡᱽᱫᱷᱟᱱᱤ ᱫᱩᱢᱠᱟ ᱨᱮ ᱢᱤᱱᱟᱹᱧ ᱠᱟᱹᱧᱟ ᱟᱨ ᱫᱩᱢᱠᱟ ᱱᱚᱰᱮ ᱮᱥ ᱯᱤ ᱠᱚᱞᱮᱡᱽ ᱯᱨᱟᱝᱜᱟᱱ ᱴᱷᱮᱱ ᱟᱨ ᱡᱮᱞᱮᱠᱟᱧ ᱵᱟᱲᱟᱭ ᱦᱚᱪᱚᱭᱮᱫ ᱵᱚᱱᱟ ᱠᱤ ᱛᱤᱦᱤᱧ ᱯᱟᱹᱨᱥᱤ ᱟᱹᱨᱤᱪᱟᱹᱞᱤ ᱢᱟᱨᱟᱝ ᱵᱩᱨᱩ ᱟᱠᱷᱲᱟ ᱥᱚᱝᱜᱚᱴᱷᱚᱱ ᱡᱟᱦᱟᱸ ᱠᱟᱱᱟ ᱛᱚ ᱚᱱᱟ ᱨᱮ ᱚᱱᱟ ᱥᱚᱝᱜᱚᱴᱷᱚᱱ ᱨᱮ ᱱᱚᱰᱮ ᱵᱮᱴᱷᱚᱠ ᱠᱚ ᱫᱚᱦᱚ ᱞᱮᱫᱟ ᱛᱚ ᱵᱮᱴᱷᱚᱠ ᱠᱚ ᱫᱚᱦᱚ ᱞᱮᱫᱟ ᱠᱤ ᱚᱞ ᱪᱤᱠᱤ ᱠᱚ ᱥᱚᱢᱚᱨᱛᱷᱚᱱ ᱠᱟᱱᱟ ᱟᱨ ᱡᱟᱦᱟᱸ ᱠᱚ ᱵᱤᱨᱳᱫᱷ ᱠᱟᱜ ᱛᱚ ᱩᱱᱠᱩ ᱵᱤᱨᱳᱫᱷ ᱨᱮ ᱱᱩᱠᱩ ᱠᱚ ᱯᱷᱮᱰ ᱠᱟᱱᱟ ᱛᱚ ᱱᱚᱰᱮ ᱢᱮᱱᱟᱜ ᱠᱚᱣᱟ ᱛᱚ ᱫᱟᱫᱟ ᱛᱟᱠᱚ ᱠᱚ ᱱᱩᱠᱩ ᱥᱟᱛᱮᱜ ᱵᱚᱱ ᱜᱟᱞᱢᱟᱨᱟᱜᱼᱟ ᱠᱤ ᱪᱮᱫ ᱥᱚᱪ ᱥᱚᱢᱟᱡᱽ ᱠᱟᱛᱮ ᱱᱩᱠᱩ ᱩᱱᱠᱩ ᱠᱚ ᱵᱤᱨᱳᱫ ᱠᱚ ᱠᱟᱱᱟ ᱥᱮ ᱵᱟᱝ ᱵᱤᱨᱳᱫ ᱡᱟᱹᱨᱩᱲ ᱠᱟᱱᱟ ᱛᱚ ᱫᱟᱫᱟ ᱡᱚᱦᱟᱨ ᱜᱮ ᱡᱚᱦᱟᱨ ᱜᱮ ᱟᱪᱪᱷᱟ, ᱪᱮᱫ ᱧᱩᱛᱩᱢ ᱛᱟᱢ ᱤᱧ ᱧᱩᱛᱩᱢ ᱦᱩᱭᱩᱜ ᱠᱟᱱᱟ ᱞᱟᱞᱴᱩ ᱢᱟᱨᱟᱱᱰᱤ ᱟᱪᱪᱷᱟ ᱛᱚ ᱡᱮᱞᱮᱠᱟ ᱱᱚᱰᱮ ᱡᱟᱦᱟᱸ ᱟᱯᱮᱭᱟᱜ ᱥᱚᱝᱜᱚᱴᱷᱚᱱ ᱨᱮᱱᱟᱜ ᱯᱟᱹᱨᱥᱤ ᱟᱹᱨᱤᱪᱟᱹᱞᱤ ᱢᱟᱨᱟᱝ ᱵᱩᱨᱩ ᱟᱠᱷᱲᱟ ᱛᱚ ᱟᱯᱮ ᱪᱮᱫ ᱥᱚᱪ ᱥᱚᱢᱟᱡᱽ ᱠᱟᱛᱮ ᱛᱮᱦᱮᱧ ᱯᱮ ᱵᱮᱴᱷᱟᱠ ᱠᱮᱫᱟ ᱟᱞᱮ ᱛᱮᱦᱮᱧ ᱱᱚᱰᱮ ᱯᱟᱹᱨᱥᱤ ᱟᱹᱨᱤᱪᱟᱹᱞᱤ ᱢᱟᱨᱟᱝ ᱵᱩᱨᱩ ᱟᱠᱷᱲᱟ ᱥᱮᱡ ᱠᱷᱚᱡ ᱯᱟᱦᱴᱟ ᱥᱮᱡ ᱠᱷᱚᱡ ᱢᱤᱫᱴᱮᱱ ᱵᱮᱴᱷᱚᱠ ᱞᱮ ᱫᱚᱦᱚ ᱞᱮᱫᱟ ᱡᱟᱦᱟᱸ ᱫᱚ ᱚᱱᱟ ᱮᱸ, ᱱᱚᱰᱮ ᱥᱤᱫᱩ ᱠᱟᱹᱱᱦᱩ ᱢᱩᱨᱢᱩ ᱥᱟᱱᱛᱟᱞᱤ ᱵᱤᱵᱷᱟᱜᱽ ᱨᱮᱱ ᱡᱟᱦᱟᱸ ᱫᱚ ᱯᱨᱚᱯᱷᱮᱥᱚᱨ ᱠᱚ ᱡᱟᱦᱟᱸ ᱫᱚ ᱩᱱᱠᱩ ᱡᱟᱦᱟᱸ ᱱᱚᱣᱟ ᱥᱟᱱᱛᱟᱞᱤ ᱞᱤᱯᱤ ᱛᱮ ᱥᱟᱱᱛᱟᱞᱤ ᱞᱤᱯᱤ ᱡᱟᱦᱟᱸ ᱫᱚ ᱚᱞᱪᱤᱠᱤ ᱞᱤᱯᱤ ᱠᱟᱱᱟ ᱟᱵᱚᱣᱟᱜ ᱥᱟᱱᱛᱟᱞᱤ ᱞᱤᱯᱤ ᱚᱞᱪᱤᱠᱤ ᱚᱱᱟ ᱵᱟᱠᱷᱨᱟ ᱛᱮ ᱚᱱᱟᱛᱮ ᱡᱟᱦᱟᱸ ᱫᱚᱠᱚ ᱤᱭᱟᱹ ᱵᱤᱨᱳᱫ ᱟᱠᱟᱫ ᱠᱚ ᱡᱟᱦᱟᱸ ᱫᱚ ᱚᱱᱟ ᱞᱤᱯᱤ ᱛᱮ ᱠᱤᱛᱟᱹᱵ ᱠᱚ ᱤᱭᱟᱹ ᱠᱚ ᱪᱷᱟᱯᱟᱜ ᱠᱟᱱ ᱚᱱᱟ ᱪᱷᱟᱯᱟ ᱵᱚᱱᱫᱚ ᱨᱮᱭᱟᱜ ᱩᱱᱠᱩ ᱠᱚ ᱵᱤᱨᱳᱫ ᱟᱠᱟᱫᱟ ᱥᱮ ᱢᱮᱱ ᱫᱟᱠᱚ ᱵᱚᱞᱮ ᱱᱚᱣᱟ ᱫᱚ ᱥᱟᱱᱛᱟᱞᱤ ᱞᱤᱯᱤ ᱞᱟᱹᱜᱤᱫ ᱵᱟᱝ ᱢᱚᱡᱟ ᱵᱟᱝ ᱴᱷᱤᱠᱟ ᱚᱱᱟᱛᱮ ᱟᱞᱮ ᱫᱚ ᱩᱱᱠᱩ ᱛᱤᱱᱟᱹᱜ ᱯᱨᱚᱯᱷᱮᱥᱚᱨ ᱢᱮᱱᱟᱜ ᱠᱚᱣᱟ ᱩᱱᱠᱩ ᱥᱟᱛᱴᱤ ᱡᱟᱦᱟᱸ ᱯᱷᱳᱴᱳ ᱨᱮᱠᱚ ᱧᱮᱞᱚᱜ ᱠᱟᱱ ᱯᱮᱯᱟᱨ ᱤᱭᱟᱹ ᱨᱮ ᱠᱟᱴᱤᱝ ᱨᱮ ᱛᱚ ᱩᱱᱠᱩ ᱟᱞᱮ ᱯᱩᱨᱟᱹ ᱠᱟᱹᱲᱤ ᱥᱮ ᱠᱟᱹᱲᱤ ᱩᱱᱠᱩ ᱞᱮ ᱵᱤᱨᱳᱫᱷᱮᱫ ᱠᱚᱣᱟᱞᱮ ᱡᱮ ᱵᱚᱞᱮ ᱟᱵᱚ ᱦᱚᱲ ᱦᱚᱯᱚᱱᱟᱜ ᱡᱩᱫᱤ ᱢᱤᱫᱴᱮᱱ ᱞᱤᱯᱤ ᱡᱩᱫᱤ ᱵᱟᱝ ᱛᱟᱦᱮᱱ ᱛᱟᱵᱚᱱᱟ ᱢᱤᱫᱴᱮᱱ ᱵᱷᱟᱥᱟ ᱨᱮᱭᱟᱜ ᱞᱤᱯᱤ ᱡᱩᱫᱤ ᱵᱟᱝ ᱛᱟᱦᱮᱱᱟ ᱛᱚ ᱚᱱᱟ ᱵᱷᱟᱥᱟ ᱫᱚ ᱛᱤᱥ ᱨᱮᱦᱚᱸ ᱵᱟᱝ ᱵᱤᱠᱟᱥᱚᱜᱼᱟ ᱥᱮ ᱵᱟᱝ ᱞᱟᱦᱟ ᱥᱮᱫ ᱫᱚ ᱵᱟᱝ ᱵᱟᱲᱦᱟᱣ ᱫᱟᱲᱮᱭᱟᱜᱼᱟ ᱵᱟᱲᱦᱟᱣ ᱜᱮ ᱵᱚᱞᱮ ᱡᱮᱞᱮᱠᱟ ᱡᱮᱞᱮᱠᱟ ᱩᱱᱠᱩ ᱡᱟᱦᱟᱸ ᱥᱟᱛᱴᱤ ᱯᱨᱚᱯᱷᱮᱥᱚᱨ ᱠᱟᱱᱟ ᱠᱚ ᱩᱱᱠᱩ ᱯᱮ ᱵᱤᱨᱳᱫᱷᱮᱫ ᱠᱚᱣᱟ ᱵᱚᱞᱮ ᱟᱯᱮ ᱱᱚᱣᱟ ᱚᱞ ᱪᱤᱠᱤ ᱪᱮᱫᱟᱜ ᱯᱮ ᱵᱤᱨᱳᱫᱷᱟ ᱥᱮ ᱪᱮᱫ ᱦᱮᱸ ᱟᱞᱮ ᱩᱱᱠᱩ ᱠᱟᱹᱲᱤ ᱥᱮ ᱠᱟᱹᱲᱤ ᱞᱮ ᱵᱤᱨᱳᱫᱷᱮᱫ ᱠᱚᱣᱟᱞᱮ ᱡᱮ ᱚᱞ ᱪᱤᱠᱤ ᱩᱱᱠᱩ ᱪᱮᱫᱟᱜ ᱠᱚ ᱵᱤᱨᱳᱫᱷ ᱮᱫᱟ ᱪᱮᱫᱟᱜ ᱥᱮ ᱟᱞᱮᱭᱟᱜ ᱞᱤᱯᱤ ᱚᱞ ᱪᱤᱠᱤ ᱠᱟᱱᱟ ᱟᱞᱮ ᱥᱟᱱᱛᱟᱲ ᱠᱟᱱᱟᱞᱮ ᱟᱞᱮ ᱦᱚᱸ ᱢᱤᱫᱴᱮᱱ ᱯᱟᱲᱦᱟᱜ ᱨᱮᱭᱟᱜ ᱢᱟᱫᱽᱫᱷᱚᱢ ᱞᱮ ᱠᱷᱚᱡᱚᱜ ᱠᱟᱱᱟᱞᱮ ᱟᱞᱮ ᱟᱨ ᱱᱤᱛ ᱫᱷᱟᱹᱨᱤᱡ ᱛᱮᱢ ᱧᱮᱞ ᱞᱮᱠᱷᱟᱱ ᱱᱩᱠᱩ ᱫᱚ ᱯᱨᱚᱯᱷᱮᱥᱚᱨ ᱠᱟᱱᱟ ᱠᱚ ᱱᱩᱠᱩ ᱫᱚ ᱟᱠᱚᱣᱟᱜ ᱡᱟᱦᱟᱸ ᱢᱮᱱ ᱠᱟᱱ ᱛᱟᱠᱚᱣᱟ ᱜᱤᱫᱽᱨᱟᱹ ᱯᱟᱲᱦᱟᱣ ᱨᱮᱭᱟᱜ ᱩᱱᱠᱩ ᱫᱚ ᱚᱱᱟ ᱫᱚ ᱵᱟᱠᱚ ᱪᱤᱠᱟᱹᱭᱮᱫᱟ ᱱᱩᱠᱩ ᱫᱚ ᱡᱚᱛᱚ ᱟᱠᱚᱣᱟᱜ ᱨᱟᱡᱽᱱᱤᱛᱤᱠ ᱨᱮ ᱪᱷᱚᱵᱤ ᱵᱮᱱᱟᱣ ᱞᱟᱹᱜᱤᱫ ᱱᱚᱣᱟ ᱠᱚ ᱪᱤᱠᱟᱹᱭ ᱫᱟᱠᱚ ᱟᱨ ᱩᱱᱠᱩ ᱫᱚ ᱢᱤᱫᱴᱮᱱ ᱯᱨᱚᱯᱷᱮᱥᱚᱨ ᱦᱩᱭ ᱠᱟᱛᱮᱫ ᱡᱮ ᱜᱤᱫᱽᱨᱟᱹ ᱢᱚᱡᱽ ᱛᱮᱠᱚ ᱥᱤᱠᱷᱟᱹᱣ ᱠᱚᱣᱟ ᱢᱚᱡᱽ ᱛᱮᱠᱚ ᱯᱟᱲᱦᱟᱣ ᱠᱚᱣᱟ ᱚᱱᱟ ᱫᱚ ᱵᱟᱝ ᱱᱩᱠᱩ ᱫᱚ ᱵᱤᱨᱳᱫᱷ ᱨᱮ ᱢᱮᱱᱟᱜ ᱠᱚᱣᱟ ᱡᱚᱵᱽᱠᱤ ᱱᱩᱠᱩ ᱞᱟᱹᱜᱤᱫ ᱫᱚ ᱚᱱᱟ ᱠᱟᱛᱷᱟ ᱤᱭᱟᱹ ᱡᱤᱱᱤᱥ ᱫᱚ ᱩᱪᱤᱛ ᱵᱟᱝ ᱠᱟᱱᱟ ᱡᱚᱵᱽᱠᱤ ᱡᱚᱛᱚ ᱱᱚᱰᱮ ᱧᱮᱞ ᱫᱟᱵᱚᱱ ᱟᱵᱚ ᱟᱭᱢᱟ ᱴᱚᱴᱷᱟ ᱨᱮ ᱥᱟᱱᱛᱟᱲ ᱦᱚᱯᱚᱱ ᱢᱮᱱᱟᱜ ᱵᱚᱱᱟ ᱡᱮᱥᱮ ᱱᱚᱰᱮ ᱦᱚᱸ ᱟᱵᱚ ᱨᱚᱢᱟᱱ ᱛᱮᱦᱚᱸ ᱵᱚᱱ ᱯᱟᱲᱦᱟᱜ ᱠᱟᱱᱟ ᱫᱮᱵᱽᱱᱟᱜᱚᱨᱤ ᱞᱤᱯᱤ ᱛᱮᱦᱚᱸ ᱵᱚᱱ ᱯᱟᱲᱦᱟᱜ ᱠᱟᱱᱟ ᱱᱚᱣᱟ ᱨᱮ ᱟᱞᱮ ᱠᱚ ᱤᱛᱨᱟᱡᱽ ᱵᱟᱹᱱᱩᱜ ᱞᱮᱭᱟ ᱢᱮᱱᱠᱷᱟᱱ ᱟᱞᱮ ᱡᱚᱵᱽ ᱱᱚᱰᱮ ᱯᱟᱲᱦᱟᱜ ᱞᱮ ᱢᱮᱱᱫᱟ ᱚᱞ ᱪᱤᱠᱤ ᱞᱤᱯᱤ ᱛᱮ ᱟᱞᱮ ᱥᱟᱱᱛᱟᱲᱤ ᱨᱮ ᱡᱟᱦᱟᱸ ᱞᱤᱯᱤ ᱠᱟᱱᱟ ᱚᱞ ᱪᱤᱠᱤ ᱞᱤᱯᱤ ᱚᱱᱟᱛᱮ ᱛᱚᱵᱮ ᱱᱩᱠᱩ ᱚᱱᱟ ᱨᱮ ᱪᱮᱫ ᱤᱭᱟᱹ ᱠᱚ ᱤᱭᱟᱹ ᱠᱚ ᱟᱹᱭᱠᱟᱹᱣᱫᱟ ᱤᱭᱟᱹ ᱠᱚ ᱟᱹᱭᱠᱟᱹᱣᱫᱟ ᱡᱮ ᱱᱚᱣᱟ ᱠᱚ ᱩᱱᱠᱩ ᱵᱤᱨᱳᱫᱷ ᱫᱟᱠᱚ ᱟᱞᱮ ᱫᱚ ᱱᱚᱣᱟ ᱨᱮ ᱦᱚᱸ ᱚᱫᱷᱤᱠᱟᱨ ᱢᱮᱱᱟᱜ ᱛᱟᱞᱮᱭᱟ ᱡᱟᱦᱟᱸ ᱱᱚᱣᱟ ᱥᱤᱫᱷᱳ ᱠᱟᱹᱱᱩ ᱤᱭᱩᱱᱤᱵᱷᱟᱨᱥᱤᱴᱤ ᱠᱟᱱᱟ ᱡᱟᱦᱟᱸ ᱪᱮᱫ ᱱᱚᱰᱮ ᱚᱞ ᱪᱤᱠᱤ ᱛᱮ ᱯᱟᱲᱦᱟᱣ ᱵᱟᱝ ᱦᱩᱭᱩᱜ ᱠᱟᱱᱟ ᱡᱮ ᱱᱚᱰᱮ ᱱᱤᱛ ᱫᱷᱟᱹᱨᱤᱡ ᱛᱮ ᱵᱟᱝ ᱦᱩᱭ ᱠᱟᱱᱟ ᱦᱩᱭ ᱜᱮ ᱚᱱᱠᱟ ᱟᱨ ᱟᱞᱮ ᱚᱱᱟ ᱨᱮᱭᱟᱜ ᱢᱟᱝ ᱢᱮᱱᱟᱜ ᱛᱟᱞᱮᱭᱟ ᱚᱱᱟ ᱠᱷᱚᱡᱽ ᱢᱮᱱᱟᱜ ᱛᱟᱞᱮᱭᱟ ᱡᱚᱵᱽ ᱜᱮ ᱱᱚᱣᱟ ᱨᱮ ᱟᱞᱮ ᱡᱷᱟᱲᱠᱷᱚᱸᱰ ᱥᱚᱨᱠᱟᱨ ᱡᱟᱦᱟᱸ ᱫᱚ ᱯᱤᱪᱷᱞᱤ ᱵᱟᱨ ᱡᱟᱦᱟᱸ ᱫᱚ ᱫᱩ ᱦᱟᱡᱟᱨ ᱩᱱᱤᱥ ᱨᱮ ᱱᱚᱣᱟ ᱯᱩᱨᱟᱹ ᱥᱟᱱᱛᱟᱲ ᱯᱟᱨᱜᱟᱱᱟ ᱨᱮᱵᱚᱱ ᱧᱮᱞ ᱫᱟᱲᱮᱭᱟᱜᱼᱟ ᱛᱤᱱᱟᱹᱜ ᱠᱟᱨᱭᱟᱞᱚᱭ ᱢᱮᱱᱟᱜᱼᱟ ᱜᱚᱴᱟ ᱪᱤᱠᱤ ᱛᱮ ᱚᱞ ᱢᱮᱱᱟᱜᱼᱟ ᱟᱨ ᱚᱱᱟ ᱯᱨᱟᱣᱫᱷᱟᱱ ᱢᱮᱱᱟᱜᱼᱟ ᱱᱤᱛ ᱦᱚᱸ ᱚᱱᱟᱢ ᱚᱞ ᱫᱟᱲᱮᱭᱟᱜᱼᱟ ᱵᱚᱱ ᱡᱚᱛᱚ ᱵᱚᱱ ᱚᱞ ᱛᱚᱞ ᱫᱟᱲᱮᱭᱟᱜᱼᱟ ᱟᱨ ᱡᱟᱵᱽ ᱠᱤ ᱱᱤᱛᱚᱜ ᱚᱣᱟᱱ ᱴᱩ ᱯᱷᱟᱭᱤᱵᱽ ᱨᱮᱱ ᱜᱤᱫᱽᱨᱟᱹ ᱞᱟᱹᱜᱤᱫ ᱯᱟᱲᱦᱟᱣ ᱞᱟᱹᱜᱤᱫ ᱱᱚᱣᱟ ᱥᱚᱨᱠᱟᱨᱮ ᱢᱟᱱᱚᱛᱮ ᱮᱢ ᱠᱟᱫᱟ ᱡᱮ ᱵᱚᱞᱮ ᱱᱩᱠᱩ ᱱᱚᱰᱮ ᱪᱤᱠᱤ ᱛᱮᱠᱚ ᱯᱟᱲᱦᱟᱣ ᱫᱟᱲᱮᱜ ᱢᱟ ᱟᱠᱚᱣᱟᱜ ᱡᱟᱦᱟᱸ ᱞᱮᱝᱜᱩᱭᱮᱡᱽ ᱠᱟᱱ ᱛᱟᱠᱚᱣᱟ ᱤᱭᱟᱹ ᱜᱚ ᱟᱲᱟᱝ ᱠᱟᱱ ᱛᱟᱠᱚᱣᱟ ᱚᱱᱟ ᱜᱚ ᱟᱲᱟᱝ ᱛᱮᱠᱚ ᱯᱟᱲᱦᱟᱣ ᱫᱟᱲᱮᱭᱟᱜ ᱢᱟ ᱟᱫᱚ ᱟᱞᱮ ᱚᱱᱟ ᱚᱱᱟ ᱠᱷᱟᱹᱛᱤᱨ ᱛᱮᱜᱮ ᱟᱞᱮ ᱛᱤᱦᱤᱧ ᱞᱮ ᱱᱩᱠᱩ ᱞᱮ ᱵᱤᱨᱳᱫᱮᱫ ᱠᱚᱣᱟ ᱡᱮ ᱱᱚᱣᱟ ᱪᱮᱫᱟᱜ ᱠᱚ ᱵᱤᱨᱳᱫ ᱠᱟᱱᱟ ᱛᱚ ᱟᱨᱦᱚᱸ ᱱᱚᱛᱮ ᱟᱵᱚ ᱥᱟᱶᱛᱮ ᱫᱟᱫᱟ ᱛᱟᱠᱚ ᱠᱚ ᱢᱮᱱᱟᱜ ᱠᱚᱣᱟ ᱫᱟᱫᱟ ᱟᱢᱟᱜ ᱧᱩᱛᱩᱢ ᱯᱟᱨᱮᱥ ᱢᱩᱨᱢᱩ ᱟᱪᱪᱷᱟ ᱫᱟᱫᱟ ᱡᱮᱞᱮᱠᱟᱧ ᱢᱮᱱ ᱠᱮᱫ ᱜᱮ ᱡᱟᱦᱟᱸ ᱫᱚ ᱥᱟᱛᱴᱤ ᱯᱨᱚᱯᱷᱮᱥᱚᱨ ᱡᱮᱞᱮᱠᱟ ᱯᱮ ᱞᱟᱹᱭ ᱟᱵᱚᱱ ᱠᱟᱱᱟ ᱡᱟᱦᱟᱸ ᱫᱚ ᱚᱞ ᱪᱤᱠᱤ ᱠᱚ ᱵᱤᱨᱳᱫ ᱫᱟ ᱦᱮᱸ ᱱᱚᱣᱟ ᱫᱚ ᱩᱱᱠᱩ ᱟᱠᱚ ᱨᱟᱡᱽᱱᱤᱛᱤ ᱪᱟᱢᱠᱟᱣ ᱞᱟᱹᱜᱤᱫ ᱱᱚᱣᱟ ᱫᱚᱠᱚ ᱱᱚᱝᱠᱟ ᱠᱚ ᱪᱤᱠᱟᱹᱭᱮᱫᱟ ᱵᱟᱝ ᱵᱤᱨᱳᱫ ᱡᱟᱹᱨᱩᱲ ᱠᱟᱱᱟ ᱚᱠᱚᱭ ᱠᱚ ᱵᱤᱨᱳᱫᱮᱫ ᱠᱟᱱ ᱛᱤᱱᱟᱹᱜ ᱯᱨᱚᱯᱷᱮᱥᱚᱨ ᱢᱮᱱᱟᱜ ᱠᱚᱣᱟ ᱯᱮᱯᱟᱨ ᱢᱟᱫᱽᱫᱷᱚᱢ ᱛᱮᱞᱮ ᱵᱟᱰᱟᱭ ᱠᱮᱫᱟ ᱩᱱᱠᱩ ᱯᱨᱚᱯᱷᱮᱥᱚᱨ ᱟᱞᱮ ᱱᱤᱱᱫᱟᱭᱮᱫ ᱠᱚᱣᱟᱞᱮ ᱡᱮ ᱵᱟᱝ ᱵᱤᱨᱳᱫᱷ ᱡᱟᱹᱨᱩᱲ ᱠᱟᱱᱟ ᱱᱚᱣᱟ ᱫᱚ ᱟᱯᱱᱟᱨᱟᱜ ᱵᱷᱟᱥᱟ ᱟᱯᱱᱟᱨᱟᱜ ᱪᱤᱠᱤ ᱠᱟᱱᱟ ᱟᱯᱱᱟᱨᱟᱜ ᱞᱤᱯᱤ ᱠᱟᱱᱟ ᱟᱯᱱᱟᱨᱟᱜ ᱞᱤᱯᱤ ᱫᱚ ᱟᱯᱱᱟᱨ ᱛᱮᱜᱮ ᱦᱟᱨᱟ ᱵᱩᱨᱩᱭ ᱦᱩᱭᱩᱜᱼᱟ ᱟᱨ ᱟᱯᱱᱟᱨᱟᱜ ᱞᱤᱯᱤ ᱛᱮ ᱟᱯᱱᱟᱨᱟᱜ ᱵᱷᱟᱥᱟ ᱛᱮ ᱛᱤᱨᱮᱢ ᱯᱟᱲᱦᱟᱜᱼᱟ ᱩᱱ ᱨᱮᱜᱮ ᱟᱵᱚ ᱨᱮᱱ ᱜᱤᱫᱽᱨᱟᱹ ᱫᱚ ᱰᱷᱮᱨ ᱠᱚ ᱪᱮᱫᱟ ᱟᱨ ᱱᱩᱠᱩᱣᱟᱜ ᱢᱮᱱ ᱫᱚ ᱠᱟᱱᱟ ᱡᱮ ᱮᱠᱥᱚ ᱥᱟᱞ ᱯᱤᱪᱷᱮ ᱵᱚᱱ ᱛᱟᱭᱱᱚᱢᱚᱜᱼᱟ ᱡᱩᱫᱤ ᱚᱞ ᱪᱤᱠᱤ ᱞᱤᱯᱤ ᱞᱟᱹᱜᱩ ᱞᱮᱱᱠᱷᱟᱱ ᱢᱮᱱᱠᱷᱟᱱ ᱟᱞᱮᱭᱟᱜ ᱠᱟᱦᱱᱟ ᱫᱚ ᱱᱚᱣᱟ ᱠᱟᱱᱟ ᱡᱮ ᱚᱞ ᱪᱤᱠᱤ ᱞᱤᱯᱤ ᱞᱟᱹᱜᱩ ᱞᱮᱱ ᱠᱷᱟᱱ ᱮᱠᱥᱚ ᱥᱟᱞ ᱟᱜᱮ ᱵᱚᱱ ᱪᱟᱞᱟᱜᱼᱟ ᱡᱮᱭᱥᱮ ᱪᱤᱱ ᱨᱮ ᱟᱠᱚᱣᱟᱜ ᱞᱤᱯᱤ ᱛᱮ ᱟᱠᱚᱣᱟᱜ ᱵᱷᱟᱥᱟ ᱛᱮ ᱡᱚᱛᱚ ᱡᱤᱱᱤᱥ ᱜᱮ ᱢᱮᱰᱤᱠᱮᱞ ᱪᱷᱮᱛᱨᱚ ᱨᱮ ᱤᱧᱡᱤᱱᱤᱭᱟᱨᱤᱝ ᱪᱷᱮᱛᱨᱚ ᱨᱮ ᱮᱢᱟᱱ ᱨᱮ ᱡᱚᱛᱚ ᱟᱠᱚᱣᱟᱜ ᱤᱭᱟᱹ ᱤᱝᱞᱤᱥ ᱫᱚ ᱵᱟᱹᱱᱩᱜᱼᱟ ᱚᱸᱰᱮ ᱫᱚ ᱡᱚᱛᱚ ᱪᱷᱮᱛᱨᱚ ᱨᱮ ᱟᱠᱚᱣᱟᱜ ᱵᱷᱟᱥᱟ ᱛᱮᱜᱮ ᱠᱚ ᱟᱠᱚᱣᱟᱜ ᱞᱤᱯᱤ ᱛᱮᱠᱚ ᱯᱟᱲᱦᱟᱜ ᱠᱟᱱᱟ ᱟᱨ ᱩᱱᱠᱩ ᱧᱮᱞ ᱠᱚᱢ ᱵᱷᱟᱨᱚᱛ ᱠᱷᱚᱱ ᱱᱤᱛᱚᱜ ᱛᱤᱱᱟᱹᱜ ᱞᱟᱦᱟ ᱨᱮ ᱢᱮᱱᱟᱜ ᱠᱚᱣᱟ ᱟᱹᱰᱤ ᱞᱟᱦᱟ ᱨᱮ ᱢᱮᱱᱟᱜ ᱠᱚᱣᱟ ᱪᱤᱱ ᱠᱷᱚᱱ ᱟᱵᱚ ᱫᱚᱵᱚᱱ ᱛᱟᱭᱱᱚᱢ ᱜᱮᱭᱟ ᱚᱱᱮ ᱚᱱᱠᱟ ᱜᱮ ᱟᱵᱚᱣᱟᱜ ᱵᱷᱟᱥᱟ ᱛᱮ ᱟᱵᱚᱣᱟᱜ ᱪᱤᱠᱤ ᱛᱮ ᱡᱩᱫᱤ ᱟᱵᱚ ᱵᱚᱱ ᱯᱟᱲᱦᱟᱜᱼᱟ ᱛᱚᱵᱮ ᱟᱵᱚ ᱟᱹᱰᱤ ᱩᱥᱟᱹᱨᱟ ᱵᱚᱱ ᱪᱮᱫᱟ ᱛᱚ ᱡᱮᱞᱮᱠᱟ ᱛᱮᱦᱮᱧ ᱱᱚᱣᱟ ᱟᱯᱮ ᱡᱟᱦᱟᱸ ᱥᱚᱝᱜᱚᱴᱷᱚᱱ ᱠᱟᱱᱟ ᱯᱟᱹᱨᱥᱤ ᱟᱹᱨᱤᱪᱟᱹᱞᱤ ᱢᱟᱨᱟᱝ ᱵᱩᱨᱩ ᱟᱠᱷᱲᱟ ᱛᱚ ᱱᱚᱣᱟ ᱥᱚᱝᱜᱚᱴᱷᱚᱱ ᱫᱚᱣᱟᱨᱟ ᱪᱮᱫ ᱢᱮᱱ ᱡᱚᱝ ᱠᱟᱱ ᱛᱟᱯᱮᱭᱟ ᱟᱞᱮ ᱱᱚᱣᱟ ᱥᱚᱝᱜᱚᱴᱷᱚᱱ ᱯᱟᱹᱨᱥᱤ ᱟᱹᱨᱤᱪᱟᱹᱞᱤ ᱢᱟᱨᱟᱝ ᱵᱩᱨᱩ ᱟᱠᱷᱲᱟ ᱥᱚᱝᱜᱚᱴᱷᱚᱱ ᱥᱮᱫ ᱠᱷᱚᱱ ᱫᱚ ᱟᱞᱮ ᱫᱚ ᱱᱚᱣᱟ ᱢᱮᱱ ᱡᱚᱝ ᱠᱟᱱᱟ ᱡᱮ ᱱᱚᱣᱟ ᱫᱚ ᱪᱤᱠᱤ ᱫᱚ ᱡᱷᱟᱲᱠᱷᱚᱸᱰ ᱥᱚᱨᱠᱟᱨ ᱯᱟᱹᱦᱤᱞ ᱫᱚ ᱚᱣᱟᱱ ᱴᱩ ᱯᱷᱟᱭᱤᱵᱷ ᱨᱮ ᱜᱤᱫᱽᱨᱟᱹ ᱠᱚ ᱯᱟᱲᱦᱟᱣ ᱞᱟᱹᱜᱤᱫ ᱟᱸᱜᱚᱪ ᱢᱟ ᱤᱥᱠᱮ ᱵᱟᱫ ᱛᱟᱭᱱᱚᱢ ᱛᱮᱫᱚ ᱫᱷᱤᱨᱮ ᱫᱷᱤᱨᱮ ᱛᱮ ᱵᱟᱹᱭ ᱵᱟᱹᱭ ᱛᱮ ᱞᱟᱹᱴᱩ ᱠᱞᱟᱥ ᱥᱮᱫ ᱦᱚᱸ ᱱᱚᱣᱟ ᱦᱩᱭᱩᱜ ᱢᱟ ᱟᱨ ᱩᱱᱠᱩ ᱚᱠᱚᱭ ᱠᱚ ᱵᱤᱨᱳᱫᱷ ᱮᱫ ᱠᱟᱱ ᱩᱱᱠᱩ ᱫᱚ ᱵᱟᱝ ᱵᱤᱨᱳᱫᱷ ᱡᱟᱹᱨᱩᱲ ᱠᱟᱱᱟ ᱵᱟᱥ ᱟᱞᱮ ᱫᱚ ᱱᱚᱣᱟ ᱥᱟᱸᱫᱮᱥ ᱮᱢᱚᱜ ᱞᱮ ᱢᱮᱱ ᱡᱚᱝ ᱠᱟᱱᱟ ᱛᱚ ᱡᱮᱞᱮᱠᱟ ᱠᱚ ᱞᱟᱹᱭ ᱵᱚᱱᱟ ᱛᱚ ᱫᱟᱫᱟ ᱟᱢᱟᱜ ᱧᱩᱛᱩᱢ ᱤᱧᱟᱹᱜ ᱧᱩᱛᱩᱢ ᱫᱚ ᱵᱟᱫᱚᱞ ᱢᱟᱨᱟᱱᱰᱤ ᱦᱩᱭᱮᱱ ᱛᱤᱧᱟᱹ ᱟᱪᱪᱷᱟ ᱛᱚ ᱱᱚᱣᱟ ᱚᱞ ᱪᱤᱠᱤ ᱵᱟᱠᱷᱨᱟ ᱪᱮᱫ ᱢᱮᱱ ᱡᱚᱝ ᱠᱟᱱ ᱛᱟᱢᱟ ᱤᱧ ᱫᱚ ᱚᱞ ᱪᱤᱠᱤ ᱵᱟᱠᱷᱨᱟ ᱫᱚ ᱱᱤᱭᱟᱹ ᱜᱮ ᱢᱮᱱ ᱡᱚᱝ ᱠᱟᱱᱟ ᱡᱩᱫᱤ ᱚᱞ ᱪᱤᱠᱤ ᱡᱩᱫᱤ ᱱᱚᱰᱮ ᱞᱟᱹᱜᱩ ᱞᱮᱱᱠᱷᱟᱱ ᱟᱵᱚ ᱱᱤᱛᱚᱜ ᱦᱚᱲ ᱜᱤᱫᱽᱨᱟᱹ ᱜᱮᱛᱚ ᱱᱩᱠᱨᱤ ᱨᱮᱭᱟᱜ ᱨᱳᱡᱽᱜᱟᱨ ᱠᱚ ᱧᱟᱢᱟ ᱫᱤᱠᱩ ᱫᱚ ᱩᱥᱟᱹᱨᱟ ᱫᱚ ᱵᱟᱠᱚ ᱧᱟᱢᱟ ᱟᱞᱮ ᱟᱵᱚ ᱫᱚ ᱟᱨ ᱚᱞᱪᱤᱠᱤ ᱵᱟᱠᱷᱨᱟ ᱫᱚ ᱚᱞᱪᱤᱠᱤ ᱛᱮ ᱞᱤᱯᱤ ᱡᱩᱫᱤ ᱱᱚᱰᱮ ᱞᱟᱹᱜᱩ ᱞᱮᱱᱠᱷᱟᱡ ᱟᱫᱚ ᱩᱱᱟᱹᱜ ᱯᱨᱚᱯᱷᱮᱥᱟᱨ ᱥᱟᱦᱮᱵᱽ ᱠᱚ ᱢᱮᱱᱫᱟ ᱮᱠᱥᱚ ᱥᱟᱞ ᱯᱤᱪᱷᱮ ᱮᱠᱥᱚ ᱥᱟᱞ ᱯᱤᱪᱷᱮ ᱛᱮ ᱪᱤᱠᱟ ᱵᱚᱱ ᱪᱟᱞᱟᱜᱼᱟ ᱡᱟᱵᱽᱠᱤ ᱱᱚᱰᱮ ᱫᱚ ᱟᱵᱚ ᱢᱟ ᱡᱚᱛᱚ ᱵᱚᱱ ᱨᱚᱲ ᱫᱟᱵᱚᱱ ᱤᱱᱟᱹ ᱥᱤᱨᱤᱯ ᱚᱞᱚᱜ ᱜᱮᱛᱚ ᱪᱮᱫ ᱛᱮ ᱦᱩᱭᱩᱜ ᱛᱟᱵᱚᱱᱟ ᱚᱞ ᱞᱮᱠᱷᱟᱡ ᱵᱚᱱ ᱪᱮᱫᱟ ᱪᱮᱫ ᱨᱮᱭᱟᱜ ᱫᱤᱠᱠᱟᱹᱛ ᱮᱠᱥᱚ ᱥᱟᱞ ᱪᱤᱠᱟ ᱛᱮᱵᱚᱱ ᱪᱟᱞᱟᱣ ᱫᱟᱲᱮᱭᱟᱜᱼᱟ ᱞᱟᱦᱟᱭ ᱱᱟᱵᱚᱱ ᱛᱚ ᱱᱚᱰᱮ ᱢᱟ ᱡᱚᱛᱚ ᱵᱩᱡᱷᱟᱹᱣ ᱢᱮᱱᱟᱜ ᱛᱟᱵᱚᱱ ᱪᱮᱫ ᱠᱟᱱᱟ ᱵᱟᱝ ᱠᱟᱱᱟ ᱡᱚᱛᱚ ᱵᱷᱟᱥᱟ ᱛᱮᱵᱚᱱ ᱨᱚᱲ ᱠᱷᱟᱡ ᱚᱞᱚᱜ ᱜᱮᱛᱚ ᱚᱞᱚᱜ ᱵᱚᱱ ᱪᱮᱫ ᱞᱮᱠᱷᱟᱱ ᱞᱟᱦᱟᱭᱮᱱᱟ ᱟᱨ ᱮᱴᱟᱜ ᱡᱤᱱᱤᱥ ᱫᱚ ᱚᱱᱟ ᱵᱷᱟᱥᱟ ᱪᱮᱫ ᱢᱮ ᱤᱥᱠᱮ ᱵᱟᱫ ᱚᱞ ᱢᱮ ᱚᱱᱟ ᱮᱴᱟᱜ ᱡᱤᱱᱤᱥ ᱛᱮ ᱩᱱᱟᱹᱜ ᱵᱚᱱ ᱛᱟᱭᱚᱢ ᱠᱟᱱᱟ ᱚᱱᱟ ᱠᱷᱚᱱ ᱛᱤᱱ ᱪᱟᱨ ᱜᱩᱱᱟ ᱟᱵᱚ ᱞᱟᱦᱟ ᱛᱮᱵᱚᱱ ᱪᱟᱞᱟᱣ ᱫᱟᱲᱮᱭᱟᱜᱼᱟ ᱱᱚᱣᱟ ᱛᱚ ᱡᱮᱞᱮᱠᱟ ᱞᱟᱹᱭ ᱟᱵᱚᱱ ᱠᱟᱱᱟ ᱠᱟᱜᱟ ᱱᱚᱣᱟ ᱛᱮ ᱡᱟᱦᱟᱸ ᱚᱞ ᱪᱤᱠᱤ ᱛᱮ ᱯᱟᱲᱦᱟᱣ ᱦᱩᱭᱩᱜ ᱠᱷᱟᱡ ᱥᱮ ᱱᱚᱣᱟ ᱨᱮᱭᱟᱜ ᱛᱮᱜᱮ ᱱᱚᱠᱨᱤ ᱵᱚᱱ ᱧᱟᱢ ᱠᱷᱟᱡ ᱛᱤᱱ ᱪᱟᱨ ᱯᱤᱲᱦᱤ ᱞᱟᱦᱟ ᱵᱚᱱ ᱞᱟᱦᱟᱜᱼᱟ ᱫᱟᱫᱟ ᱟᱢᱟᱜ ᱧᱩᱛᱩᱢ ᱤᱧᱟᱹᱜ ᱧᱩᱛᱩᱢ ᱫᱚ ᱠᱟᱢᱤᱥᱱᱟ ᱢᱩᱨᱢᱩ ᱟᱨ ᱱᱚᱣᱟ ᱚᱞ ᱪᱤᱠᱤ ᱥᱚᱢᱚᱨᱛᱷᱚᱠ ᱠᱟᱹᱱᱟᱹᱧ ᱟᱨ ᱥᱮ ᱚᱞ ᱪᱤᱠᱤ ᱞᱤᱯᱤ ᱨᱤᱱᱤᱡ ᱡᱟᱦᱟᱸ ᱟᱹᱭᱩᱨᱤᱭᱟᱹ ᱦᱚᱸ ᱠᱟᱹᱱᱟᱹᱧ ᱟᱪᱪᱷᱟ ᱢᱟᱦᱟᱥᱚᱭ ᱠᱟᱱᱟᱢ ᱭᱟᱱᱤ ᱢᱟᱦᱟᱥᱚᱭ ᱠᱟᱹᱱᱟᱹᱧ ᱢᱤᱫᱴᱮᱡ ᱦᱮᱸ ᱛᱚ ᱢᱟᱦᱟᱥᱚᱭ ᱡᱟᱦᱟᱸ ᱥᱠᱩᱞ ᱠᱚᱨᱮᱢ ᱯᱟᱲᱦᱟᱣ ᱠᱚᱣᱟ ᱥᱮ ᱴᱤᱭᱩᱥᱚᱱ ᱮᱢ ᱯᱟᱲᱦᱟᱣ ᱠᱚᱣᱟ ᱤᱧ ᱫᱚ ᱥᱠᱩᱞ ᱠᱚᱨᱮ ᱦᱚᱸᱧ ᱯᱟᱲᱦᱟᱣᱮᱫ ᱠᱚᱣᱟ ᱟᱨ ᱥᱠᱩᱞ ᱠᱚᱨᱮ ᱦᱚᱸ ᱱᱤᱛᱚᱜ ᱪᱟᱞᱟᱜ ᱠᱟᱱᱟ ᱥᱠᱩᱞ ᱟᱨ ᱟᱵᱚ ᱛᱟᱞᱟ ᱨᱮ ᱡᱟᱦᱟᱸ ᱛᱟᱠ ᱥᱠᱩᱞ ᱵᱚ ᱢᱮᱱ ᱞᱮᱠᱷᱟᱱ ᱟᱹᱰᱤ ᱜᱟᱱ ᱡᱟᱭᱜᱟ ᱨᱮ ᱱᱚᱣᱟ ᱥᱟᱱᱛᱟᱞ ᱯᱟᱨᱜᱟᱱᱟ ᱪᱟᱞᱟᱜ ᱠᱟᱱᱟ ᱟᱪᱪᱷᱟ ᱫᱮᱞ ᱡᱮᱞᱮᱠᱟ ᱢᱮᱱ ᱫᱟ ᱠᱤ ᱫᱟᱫᱟ ᱟᱢ ᱥᱠᱩᱞ ᱨᱮᱢ ᱯᱟᱲᱦᱟᱣ ᱠᱚᱣᱟ ᱥᱮ ᱴᱤᱭᱩᱥᱚᱱ ᱠᱚᱨᱮᱢ ᱯᱟᱲᱦᱟᱣ ᱠᱚᱣᱟ ᱡᱟᱦᱟᱸ ᱫᱚ ᱚᱞ ᱪᱤᱠᱤ ᱛᱮ ᱛᱚ ᱱᱚᱰᱮ ᱡᱮᱞᱮᱠᱟ ᱧᱮᱞᱚᱜ ᱠᱟᱱᱟ ᱱᱚᱰᱮ ᱯᱨᱚᱯᱷᱮᱥᱚᱨ ᱜᱮ ᱱᱚᱰᱮ ᱚᱞ ᱪᱤᱠᱤ ᱨᱮᱭᱟᱜ ᱠᱚ ᱵᱤᱨᱳᱫ ᱠᱮᱫᱟ ᱛᱚ ᱱᱚᱣᱟ ᱵᱟᱠᱷᱨᱟ ᱛᱮ ᱟᱢᱟᱜ ᱪᱮᱫ ᱢᱮᱱ ᱡᱚᱝ ᱠᱟᱱᱟ ᱱᱚᱣᱟ ᱵᱟᱠᱷᱨᱟ ᱛᱮ ᱤᱧᱟᱹᱜ ᱢᱮᱱ ᱡᱚᱝ ᱫᱚ ᱱᱚᱣᱟ ᱢᱮᱱᱟᱜᱼᱟ ᱡᱮ ᱯᱨᱚᱯᱷᱮᱥᱚᱨ ᱞᱟᱭᱤᱱ ᱨᱮ ᱡᱟᱦᱟᱸ ᱠᱚ ᱵᱤᱨᱳᱫᱮᱫ ᱠᱟᱱᱟ ᱱᱩᱠᱩ ᱫᱚ ᱡᱟᱦᱟᱱ ᱯᱨᱚᱯᱷᱮᱥᱚᱨ ᱞᱟᱭᱮᱠ ᱞᱮᱠᱟᱱᱟᱜ ᱫᱚ ᱵᱟᱹᱧ ᱢᱮᱱ ᱫᱟᱲᱮᱭᱟᱜᱼᱟ ᱪᱩᱠᱤ ᱟᱢ ᱜᱮ ᱢᱤᱫᱴᱮᱱ ᱥᱤᱠᱪᱷᱟᱢ ᱵᱤᱨᱳᱫᱮᱫ ᱠᱟᱱᱟ ᱠᱤᱥᱤ ᱚᱣᱚᱨ ᱠᱟ ᱥᱤᱠᱪᱷᱟᱢ ᱵᱤᱨᱳᱫᱮᱫ ᱠᱟᱱ ᱢᱟᱱᱮ ᱜᱮ ᱟᱢ ᱫᱚ ᱢᱤᱫᱴᱮᱱ ᱵᱤᱨᱳᱫᱷᱤ ᱡᱟᱛᱟᱭᱮᱢ ᱵᱮᱱᱟᱜ ᱠᱟᱱᱟ ᱛᱚ ᱚᱱᱟ ᱞᱟᱹᱜᱤᱫ ᱛᱮ ᱤᱧ ᱫᱚ ᱱᱩᱠᱩ ᱢᱟᱲᱟᱝ ᱨᱮᱧ ᱵᱤᱨᱳᱫᱮᱫ ᱠᱚᱣᱟ ᱡᱟᱦᱟᱸ ᱛᱟᱠ ᱱᱚᱣᱟ ᱯᱮᱯᱟᱨ ᱢᱤᱰᱤᱭᱟ ᱢᱟᱫᱷᱭᱚᱢ ᱛᱮ ᱧᱮᱞ ᱟᱠᱟᱜᱼᱟ ᱱᱩᱠᱩ ᱡᱟᱦᱟᱸ ᱛᱤᱱᱟᱹᱜ ᱵᱤᱨᱳᱫᱷᱤᱭᱟᱹ ᱠᱟᱱᱟ ᱠᱚ ᱤᱧ ᱫᱚ ᱠᱟᱹᱲᱤ ᱱᱤᱸᱫᱟᱹᱧ ᱮᱢᱟ ᱠᱚ ᱠᱟᱱᱟ ᱠᱤᱭᱩᱠᱤ ᱥᱟᱱᱛᱟᱞᱤ ᱵᱷᱟᱥᱟ ᱚᱞᱪᱤᱠᱤ ᱞᱤᱯᱤ ᱟᱵᱚᱣᱟᱜ ᱥᱟᱱᱛᱟᱞ ᱠᱚᱣᱟᱜ ᱠᱟᱱᱟ ᱥᱮ ᱱᱚᱣᱟ ᱨᱮᱭᱟᱜ ᱭᱩᱱᱤᱠᱳᱰ ᱮ ᱧᱟᱢ ᱪᱩᱠᱟᱹᱣ ᱟᱠᱟᱫ ᱵᱷᱟᱨᱚᱛ ᱥᱚᱨᱠᱟᱨ ᱫᱚᱣᱟᱨᱟ ᱡᱟᱦᱟᱸ ᱢᱟᱹᱱᱭᱟᱹᱛᱟ ᱯᱨᱟᱯᱛ ᱢᱮᱱᱟᱜ ᱮᱰ ᱥᱤᱰᱩᱞ ᱟᱠᱟᱱᱟ ᱟᱨ ᱵᱷᱟᱨᱚᱛ ᱥᱚᱨᱠᱟᱨ ᱫᱣᱟᱨᱟ ᱧᱟᱢ ᱟᱠᱟᱱ ᱡᱤᱱᱤᱥ ᱡᱮ ᱜᱚᱴᱟ ᱫᱤᱥᱚᱢ ᱜᱮ ᱱᱤᱛᱚᱜ ᱠᱚ ᱟᱯᱱᱟᱨᱮᱫ ᱠᱟᱱᱟ ᱧᱮᱞ ᱟᱵᱚᱱ ᱢᱤᱫᱴᱮᱡ ᱟᱥᱟᱢ ᱫᱤᱥᱚᱢ ᱨᱮ ᱡᱟᱦᱟᱸ ᱨᱟᱡᱽ ᱥᱚᱨᱠᱟᱨᱮ ᱟᱯᱱᱟᱨ ᱠᱮᱫᱟ ᱧᱮᱞ ᱟᱵᱚ ᱵᱟᱝᱜᱟᱞ ᱫᱤᱥᱚᱢ ᱨᱮ ᱫᱤᱛᱤᱭᱟ ᱨᱟᱡᱽ ᱵᱷᱟᱥᱟ ᱨᱮ ᱟᱯᱱᱟᱨᱮᱫ ᱠᱟᱱᱟ ᱡᱮ ᱮᱴᱟᱜ ᱮᱴᱟᱜ ᱪᱷᱮᱛᱨᱚ ᱨᱮ ᱡᱚᱠᱷᱚᱱ ᱥᱟᱱᱛᱟᱞ ᱯᱟᱨᱜᱟᱱᱟ ᱥᱟᱱᱛᱟᱞ ᱫᱤᱥᱚᱢ ᱡᱷᱟᱨᱠᱷᱚᱸᱰ ᱫᱤᱥᱚᱢ ᱠᱟᱱᱟ ᱟᱨ ᱱᱚᱰᱮ ᱜᱮ ᱡᱩᱫᱤ ᱟᱯᱱᱟᱨᱟᱜ ᱞᱤᱯᱤ ᱵᱟᱵᱚ ᱟᱯᱱᱟᱨᱟ ᱛᱚ ᱱᱚᱣᱟ ᱫᱚ ᱮᱠ ᱱᱚᱢᱵᱚᱨ ᱵᱚᱠᱟ ᱟᱨ ᱯᱨᱚᱫᱚᱨᱥᱚᱱᱤ ᱦᱚᱲ ᱠᱟᱱᱟ ᱠᱚ ᱡᱟᱦᱟᱸᱭ ᱵᱤᱨᱳᱫᱮᱫ ᱠᱟᱱ ᱫᱚ ᱟᱪᱪᱷᱟ ᱛᱚ ᱡᱮᱞᱮᱠᱟ ᱧᱮᱞ ᱧᱟᱢᱚᱜ ᱠᱟᱱᱟ ᱠᱤ ᱯᱩᱨᱟᱹ ᱵᱟᱣᱟᱞ ᱢᱟᱪᱟᱜ ᱠᱟᱱ ᱠᱷᱟᱡ ᱫᱚ ᱟᱜᱟᱨ ᱱᱚᱣᱟ ᱥᱟᱱᱛᱷᱟᱞ ᱯᱟᱨᱜᱟᱱᱟ ᱠᱷᱚᱡ ᱜᱮ ᱪᱮᱫᱟᱜ ᱵᱟᱨ ᱵᱟᱨ ᱵᱤᱨᱳᱫᱚᱜ ᱠᱟᱱᱟ ᱥᱟᱱᱛᱟᱞ ᱯᱟᱨᱜᱟᱱᱟ ᱠᱷᱚᱡ ᱱᱚᱣᱟ ᱞᱮᱠᱟᱛᱮ ᱵᱤᱨᱳᱫᱚᱜ ᱠᱟᱱᱟ ᱡᱟᱦᱟᱸ ᱫᱚ ᱢᱤᱫ ᱦᱤᱥᱟᱹᱵ ᱛᱮᱧ ᱢᱮᱱᱟ ᱩᱱᱤ ᱫᱚ ᱯᱟᱥᱮᱡ ᱩᱱᱤ ᱫᱚ ᱮᱴᱟᱜ ᱥᱮᱫ ᱠᱚᱱᱵᱷᱟᱨᱴ ᱟᱠᱟᱱᱟᱭ ᱱᱚᱣᱟ ᱞᱮᱠᱟᱛᱮᱧ ᱵᱤᱨᱳᱫᱤᱧ ᱢᱮᱱ ᱫᱟᱲᱮᱭᱟᱜᱼᱟ ᱡᱟᱦᱟᱸᱭ ᱵᱤᱨᱳᱫᱤᱭᱮ ᱠᱟᱱᱟ ᱡᱚᱛᱚ ᱫᱚ ᱦᱟᱸᱜ ᱵᱟᱝ ᱠᱟᱱᱟ ᱠᱚ ᱢᱮᱱᱠᱷᱟᱱ ᱠᱚᱱᱵᱷᱟᱨᱴ ᱟᱠᱟᱱ ᱠᱚ ᱦᱚᱲ ᱜᱮ ᱩᱱᱠᱩ ᱠᱚ ᱵᱤᱨᱳᱫᱮᱫ ᱠᱟᱱᱟ ᱠᱤᱭᱩᱠᱤ ᱱᱚᱝᱠᱟᱱ ᱦᱚᱲ ᱱᱤᱛ ᱦᱟᱹᱵᱤᱡ ᱵᱟᱹᱧ ᱧᱮᱞ ᱧᱟᱢᱮᱫ ᱠᱚᱣᱟ ᱡᱮ ᱢᱤᱫᱴᱮᱡ ᱟᱵᱚ ᱥᱚᱢᱟᱡᱽ ᱨᱮ ᱞᱟᱹᱜᱤᱫ ᱟᱜᱷᱟᱛ ᱠᱚ ᱯᱚᱦᱚᱸᱪᱟᱣᱟ ᱡᱮ ᱢᱟᱨᱮ

ᱟᱨ ᱵᱟᱝᱠᱷᱟᱱ ᱫᱚ ᱟᱞᱮ ᱫᱚ ᱱᱚᱣᱟ ᱨᱟᱸᱜᱟᱣ ᱫᱚ ᱵᱟᱝ ᱪᱟᱵᱟᱜᱼᱟ ᱨᱟᱸᱜᱟᱣ ᱡᱩᱫᱤ ᱵᱟᱞᱮ ᱪᱟᱵᱟᱭᱟ ᱵᱟᱝ ᱠᱟᱹᱦᱤ ᱱᱟ ᱠᱩᱪ ᱟᱢ ᱞᱟᱹᱜᱤᱫ ᱛᱮ ᱦᱟᱢᱞᱟ ᱞᱮ ᱵᱮᱱᱟᱣ ᱫᱟᱲᱮᱭᱟᱜᱼᱟ ᱟᱢ ᱯᱮᱯᱟᱨ ᱢᱟᱫᱷᱭᱚᱢ ᱛᱮᱞᱮ ᱨᱩᱦᱮᱫ ᱫᱟᱲᱮᱭᱟᱢᱟ ᱟᱨ ᱥᱮ ᱱᱚᱝᱠᱟᱱᱟᱜ ᱢᱤᱰᱤᱭᱟ ᱢᱟᱫᱷᱭᱚᱢ ᱛᱮ ᱟᱞᱮ ᱨᱩᱦᱮᱫ ᱞᱮ ᱡᱟᱛᱟᱣ ᱫᱟᱲᱮᱭᱟᱜᱼᱟ ᱫᱟᱫᱟ ᱛᱚ ᱡᱮᱞᱮᱠᱟ ᱱᱚᱣᱟ ᱦᱚᱸᱛᱚ ᱦᱩᱭ ᱫᱟᱲᱮᱭᱟᱜᱼᱟ ᱠᱤ ᱱᱤᱛ ᱫᱷᱟᱹᱨᱤᱡ ᱛᱮ ᱱᱚᱰᱮ ᱥᱟᱱᱛᱟᱞ ᱯᱟᱨᱜᱟᱱᱟ ᱨᱮ ᱡᱟᱦᱟᱸ ᱚᱞ ᱪᱤᱠᱤ ᱛᱮ ᱯᱟᱲᱦᱟᱣ ᱵᱟᱝ ᱦᱩᱭ ᱠᱷᱟᱹᱛᱤᱨ ᱛᱮ ᱯᱟᱥᱮᱡ ᱵᱟᱠᱚ ᱪᱮᱫ ᱟᱠᱟᱫ ᱛᱚ ᱚᱱᱟ ᱱᱤᱭᱮ ᱛᱮᱠᱚ ᱵᱤᱨᱳᱫᱷ ᱚᱱᱟ ᱦᱚᱸᱛᱚ ᱦᱩᱭ ᱫᱟᱲᱮᱭᱟᱜᱼᱟ

ᱟᱨ ᱪᱤᱱᱟᱹᱜ ᱢᱩᱥᱠᱤᱞᱟ ᱱᱚᱣᱟ ᱫᱚ ᱟᱯᱱᱟᱨᱟᱜ ᱵᱷᱟᱥᱟᱢ ᱨᱚᱲᱮᱫ ᱠᱟᱱᱟ ᱫᱟᱠᱟᱧ ᱡᱚᱢᱟ ᱩᱛᱩᱧ ᱡᱚᱢᱟ ᱡᱚᱛᱚᱢ ᱨᱚᱲᱮᱫ ᱠᱟᱱᱟ ᱵᱟᱰᱟᱭᱟᱢ ᱢᱮᱱᱠᱷᱟᱱ ᱩᱱᱠᱩᱣᱟᱜ ᱮᱴᱟᱜ ᱦᱚᱲᱟᱜ ᱵᱷᱟᱥᱟ ᱵᱚ ᱨᱚᱲᱮᱫ ᱠᱟᱱᱟ ᱠᱷᱟᱱᱟ ᱠᱷᱟᱭᱮᱸᱜᱮ ᱵᱷᱟᱛ ᱠᱷᱟᱭᱮᱸᱜᱮ ᱡᱟᱦᱟᱸ ᱞᱮᱠᱟᱱᱟᱜ ᱵᱚ ᱨᱚᱲᱮᱫ ᱠᱟᱱᱟ ᱟᱨ ᱢᱮᱱᱠᱷᱟᱱ ᱚᱱᱟ ᱨᱮᱭᱟᱜ ᱞᱮᱝᱜᱩᱭᱮᱡᱽ ᱦᱚᱸ ᱴᱨᱟᱱᱥᱞᱮᱴᱚᱜ ᱠᱟᱱᱟ ᱟᱨ ᱚᱞ ᱦᱚᱸ ᱟᱵᱚ ᱴᱨᱟᱱᱥᱞᱮᱴ ᱵᱮᱱᱟᱜ ᱠᱟᱱ ᱛᱟᱵᱚᱱᱟ ᱞᱮᱠᱤᱱ ᱟᱵᱚ ᱢᱟ ᱨᱚᱲ ᱢᱟᱵᱚ ᱪᱮᱫ ᱪᱤᱠᱟᱹ ᱠᱟᱜ ᱱᱟᱥᱮ ᱵᱚ ᱚᱞ ᱪᱮᱫ ᱞᱮᱠᱷᱟᱱ ᱛᱚ ᱦᱩᱭᱱᱟ ᱟᱥᱟᱱ ᱛᱮᱵᱚ ᱪᱮᱫ ᱫᱟᱲᱮᱭᱟᱜᱼᱟ ᱟᱪᱪᱷᱟ ᱫᱟᱫᱟ ᱡᱮᱞᱮᱠᱟ ᱟᱢ ᱚᱞ ᱪᱤᱠᱤ ᱨᱮᱢ ᱯᱟᱲᱦᱟᱣ ᱠᱚᱣᱟ ᱡᱟᱦᱟᱸ ᱫᱚ ᱚᱸᱰᱮ ᱡᱮᱞᱟ ᱥᱠᱩᱞ ᱨᱮᱢ ᱢᱮᱱᱫᱟ ᱥᱮ ᱟᱭᱢᱟ ᱡᱟᱭᱜᱟ ᱨᱮ ᱯᱮ ᱯᱟᱲᱦᱟᱣᱮᱫ ᱠᱚᱣᱟ ᱛᱚ ᱢᱤᱫᱴᱮᱱ ᱟᱢ ᱢᱟᱦᱟᱥᱚᱭ ᱠᱟᱱᱟ ᱛᱚ ᱢᱟᱥ ᱦᱩᱭ ᱠᱟᱛᱮ ᱡᱟᱦᱟᱸ ᱵᱤᱨᱳᱫᱷᱤ ᱠᱟᱱᱟ ᱠᱚ ᱩᱱᱠᱩ ᱪᱮᱫ ᱥᱟᱸᱫᱮᱥ ᱮᱢᱟ ᱠᱚᱣᱟ ᱟᱨ ᱡᱟᱦᱟᱸ ᱥᱚᱢᱚᱨᱛᱷᱚᱠ ᱠᱟᱱᱟ ᱠᱚ ᱩᱱᱠᱩ ᱪᱮᱫ ᱥᱟᱸᱫᱮᱥ ᱮᱢᱟ ᱠᱚᱣᱟ ᱢᱤᱫᱴᱮᱱ ᱢᱟᱥ ᱦᱩᱭ ᱠᱟᱛᱮ ᱴᱷᱤᱠ ᱜᱮᱭᱟ ᱤᱧ ᱫᱚ ᱱᱚᱣᱟ ᱥᱟᱸᱫᱮᱥ ᱡᱟᱦᱟᱸ ᱵᱤᱨᱳᱫᱷᱤ ᱵᱚᱭᱦᱟ ᱠᱚᱧ ᱢᱮᱛᱟ ᱠᱚᱣᱟ ᱥᱮ ᱯᱨᱚᱯᱷᱮᱥᱚᱨ ᱩᱱᱠᱩ ᱡᱟᱦᱟᱸ ᱠᱚ ᱵᱤᱨᱳᱫᱷ ᱠᱟᱜ ᱩᱱᱠᱩᱧ ᱢᱮᱛᱟ ᱠᱚᱣᱟ ᱱᱚᱣᱟ ᱫᱚ ᱵᱤᱨᱳᱫᱷ ᱵᱟᱹᱜᱤᱭ ᱯᱮ ᱟᱨ ᱵᱤᱨᱳᱫᱷ ᱟᱞᱚ ᱯᱮ ᱡᱟᱛᱟᱣᱟ ᱡᱟᱦᱟᱸᱭᱟᱜ ᱞᱤᱯᱤ ᱵᱟᱢ ᱵᱤᱨᱳᱫᱷ ᱫᱟᱲᱮᱭᱟᱜᱼᱟ ᱱᱚᱣᱟ ᱫᱚ ᱟᱵᱚᱣᱟᱜ ᱞᱤᱯᱤ ᱠᱟᱱᱟ ᱵᱚᱱ ᱢᱮᱱᱫᱟ ᱟᱯᱱᱟᱨᱟᱵᱚᱱ ᱡᱮ ᱱᱚᱣᱟ ᱞᱤᱯᱤ ᱛᱮ ᱚᱞ ᱯᱟᱲᱦᱟᱣ ᱞᱮᱱᱠᱷᱟᱱ ᱥᱚᱢᱟᱡᱽ ᱨᱮ ᱩᱱᱱᱚᱛᱤ ᱨᱟᱠᱟᱵᱟᱭ ᱧᱮᱞ ᱟᱵᱚᱱ ᱱᱚᱣᱟ ᱥᱚᱢᱟᱡᱽ ᱨᱮ ᱞᱟᱹᱜᱤᱫ ᱡᱟᱦᱟᱸ ᱛᱟᱠ ᱟᱯᱱᱟ ᱞᱤᱯᱤ ᱫᱩᱞᱟᱹᱲᱟ ᱛᱤᱱᱟᱹᱜ ᱮᱢ ᱫᱩᱞᱟᱹᱲᱟ ᱩᱱᱟᱹᱜ ᱜᱮ ᱟᱢᱮᱢ ᱞᱟᱦᱟ ᱪᱟᱞᱟᱜᱼᱟ ᱧᱮᱞ ᱵᱚᱱ ᱱᱚᱣᱟ ᱞᱤᱯᱤ ᱵᱚ ᱵᱤᱨᱳᱫᱷ ᱟᱠᱟᱫ ᱠᱷᱟᱹᱛᱤᱨ ᱟᱵᱚᱣᱟᱜ ᱫᱤᱥᱚᱢ ᱨᱮ ᱱᱚᱣᱟ ᱯᱟᱭᱥᱟ ᱪᱟᱠᱟ ᱨᱮ ᱪᱷᱟᱯᱟ ᱵᱟᱹᱱᱩᱜᱼᱟ ᱞᱮᱠᱤᱱ ᱟᱵᱚ ᱛᱤᱱᱟᱹᱜ ᱵᱚ ᱮᱠᱥᱮᱯᱴ ᱜᱚᱫᱟ ᱛᱩᱨᱟᱹᱛ ᱨᱟᱡᱽᱵᱷᱟᱥᱟ ᱨᱮ ᱯᱟᱹᱨᱥᱤ ᱨᱮ ᱱᱚᱰᱮ ᱞᱟᱹᱜᱩ ᱢᱮᱱᱟᱜ ᱫᱟᱲᱮᱭᱟᱜᱼᱟ ᱟᱹᱜᱩ ᱫᱟᱲᱮᱭᱟᱜ ᱠᱚ ᱛᱤᱱ ᱥᱚ ᱯᱮᱸᱛᱟᱞᱤᱥ ᱠᱮ ᱛᱟᱦᱟᱛ ᱱᱚᱰᱮ ᱵᱮᱱᱟᱣ ᱫᱟᱲᱮᱭᱟᱜᱼᱟ ᱞᱮᱠᱤᱱ ᱟᱵᱚ ᱱᱚᱰᱮ ᱵᱟᱵᱚᱱ ᱵᱤᱨᱳᱫᱷᱟ ᱟᱨ ᱩᱱᱠᱩ ᱯᱨᱚᱯᱷᱮᱥᱚᱨ ᱜᱚᱢᱠᱮ ᱦᱚᱸ ᱟᱞᱚ ᱵᱚᱱ ᱵᱤᱨᱳᱫᱷ ᱢᱟ ᱟᱨ ᱡᱟᱦᱟᱸᱭ ᱱᱤᱛᱚᱜ ᱟᱵᱚ ᱥᱤᱠᱪᱷᱟ ᱪᱮᱫᱚᱜ ᱞᱟᱹᱜᱤᱫ ᱛᱮ ᱥᱟᱸᱫᱮᱥ ᱤᱧ ᱪᱟᱞ ᱟᱵᱚᱱᱟ ᱡᱟᱦᱟᱸ ᱛᱤᱱᱟᱹᱜ ᱵᱚᱭᱦᱟ ᱟᱨ ᱢᱤᱥᱤ ᱠᱚ ᱢᱮᱱᱟᱜ ᱵᱚᱱᱟ ᱚᱞ ᱯᱟᱲᱦᱟᱜ ᱯᱟᱹᱴᱷᱩᱣᱟᱹ ᱠᱚᱲᱟ ᱠᱩᱲᱤ ᱠᱚ ᱢᱮᱱᱟᱜ ᱵᱚᱱᱟ ᱫᱮᱞᱟ ᱟᱵᱚ ᱱᱤᱛᱚᱜ ᱯᱩᱨᱟᱹ ᱵᱚ ᱯᱟᱲᱦᱟᱜᱼᱟ ᱯᱩᱨᱟᱹ ᱵᱚ ᱚᱞᱚᱜ ᱵᱚ ᱪᱮᱫᱚᱜᱼᱟ ᱯᱩᱨᱟᱹ ᱱᱚᱣᱟ ᱛᱮᱵᱚᱱ ᱞᱟᱦᱟᱜᱼᱟ ᱥᱤᱠᱪᱷᱟ ᱵᱚᱱ ᱜᱨᱚᱦᱚᱱᱟ ᱚᱞ ᱪᱤᱠᱤ ᱞᱤᱯᱤ ᱵᱚ ᱫᱩᱞᱟᱹᱲᱟ ᱟᱨ ᱪᱤᱠᱤ ᱞᱤᱯᱤ ᱛᱮᱵᱚᱱ ᱯᱟᱲᱦᱟᱜᱼᱟ ᱟᱨ ᱟᱵᱚᱣᱟᱜ ᱫᱤᱥᱚᱢ ᱨᱮ ᱮᱴᱟᱜ ᱫᱤᱥᱚᱢ ᱞᱮᱠᱟ ᱨᱟᱝ ᱵᱚ ᱵᱟᱲᱦᱟᱣᱟ ᱛᱟᱠᱤ ᱵᱟᱝᱜᱟᱞ ᱨᱮ ᱵᱟᱝᱜᱟᱞᱤ ᱞᱤᱯᱤ ᱪᱚᱴ ᱨᱮᱜᱮ ᱚᱞᱚᱜ ᱞᱟᱦᱟ ᱨᱮ ᱟᱵᱚ ᱦᱚᱸ ᱱᱚᱣᱟ ᱥᱟᱱᱛᱟᱞ ᱯᱟᱨᱜᱟᱱᱟ ᱥᱮ ᱡᱷᱟᱨᱠᱷᱚᱸᱰ ᱫᱤᱥᱚᱢ ᱨᱮ ᱯᱟᱹᱦᱤᱞ ᱨᱮ ᱚᱞ ᱪᱤᱠᱤ ᱞᱤᱯᱤ ᱛᱮ ᱚᱞᱚᱜ ᱪᱚᱴ ᱨᱮ ᱦᱮᱰᱤᱝ ᱞᱟᱭᱤᱱ ᱨᱮ ᱛᱚ ᱱᱚᱣᱟ ᱞᱟᱹᱜᱤᱫ ᱢᱚᱠᱟ ᱵᱚ ᱧᱟᱢ ᱫᱟᱲᱮᱭᱟᱜᱼᱟ ᱱᱚᱣᱟ ᱜᱮ ᱤᱧ ᱫᱚ ᱥᱟᱸᱫᱮᱥ ᱵᱮᱥᱛᱮ ᱮᱢᱚᱜ ᱥᱟᱱᱟᱭᱤᱧ ᱠᱟᱱᱟ ᱛᱚ ᱡᱮᱞᱮᱠᱟ ᱱᱩᱠᱩ ᱚᱞᱪᱤᱠᱤ ᱥᱚᱢᱚᱨᱛᱷᱚᱠ ᱠᱟᱱᱟ ᱠᱚ ᱡᱟᱦᱟᱸ ᱫᱚ ᱯᱟᱹᱨᱥᱤ ᱟᱹᱨᱤᱪᱟᱹᱞᱤ ᱢᱟᱨᱟᱝ ᱵᱩᱨᱩ ᱟᱠᱷᱲᱟ ᱨᱮᱱ ᱡᱟᱦᱟᱸ ᱥᱚᱝᱜᱚᱴᱷᱚᱱ ᱨᱮᱱ ᱠᱚᱲᱟ ᱠᱚ ᱠᱟᱱᱟ ᱠᱚ ᱡᱩᱣᱟᱹᱱ ᱠᱚ ᱠᱟᱱᱟ ᱠᱚ ᱥᱮ ᱫᱟᱫᱟ ᱛᱟᱠᱚ ᱠᱟᱱᱟ ᱠᱚ ᱛᱚ ᱡᱮᱞᱮᱠᱟ ᱡᱟᱦᱟᱸ ᱚᱞᱪᱤᱠᱤ ᱨᱮᱭᱟᱜ ᱠᱚ ᱵᱤᱨᱳᱫᱷ ᱠᱟᱜᱼᱟ ᱛᱚ ᱩᱱᱠᱩ ᱵᱟᱠᱷᱨᱟ ᱠᱚ ᱵᱤᱨᱳᱫᱷ ᱠᱮᱫᱟ ᱥᱮ ᱩᱱᱠᱩ ᱠᱚ ᱵᱤᱨᱳᱫᱷ ᱮᱫ ᱠᱚᱣᱟ ᱛᱚ ᱟᱨᱚ ᱧᱮᱞᱮᱫ ᱠᱟᱱ ᱜᱮᱵᱚᱱ ᱟᱜᱮ ᱪᱮᱫ ᱪᱤᱠᱟᱹᱜ ᱠᱟᱱᱟ ᱟᱨᱚ ᱱᱤᱝᱠᱟ ᱜᱮ ᱡᱚᱛᱚ ᱟᱯᱰᱮᱴ ᱤᱧ ᱮᱢᱟ ᱯᱮᱭᱟ ᱱᱚᱣᱟ ᱵᱷᱟᱨᱚᱛ ᱫᱤᱥᱚᱢ ᱨᱮ ᱡᱚᱲᱟᱣ ᱢᱟ ᱛᱟᱦᱮᱱ ᱛᱟᱵᱚᱱ ᱯᱮ